ᱫᱤᱥ ᱦᱩᱫᱤᱥ ᱥᱟᱶᱛᱟ ᱟᱵᱮᱱ ᱤᱭᱩᱴᱩᱵᱽ ᱪᱮᱱᱮᱞ ᱠᱷᱚᱱ ᱡᱚᱛᱚ ᱠᱚᱜᱮ ᱥᱟᱹᱜᱩᱱ ᱡᱚᱦᱟᱨ ᱜᱟᱛᱮ ᱠᱚ ᱛᱮᱦᱮᱧ ᱫᱚ ᱢᱤᱫᱴᱮᱱ ᱨᱟᱹᱥᱠᱟᱹ ᱥᱟᱸᱫᱮᱥ ᱟᱹᱜᱩ ᱠᱟᱛᱮ ᱦᱮᱡ ᱟᱠᱟᱱᱟ ᱚᱱᱟ ᱫᱚ ᱦᱩᱭᱩᱜ ᱠᱟᱱᱟ ᱡᱮ ᱟᱵᱚ ᱥᱟᱱᱛᱟᱲ ᱟᱹᱫᱤᱵᱟᱹᱥᱤ ᱞᱟᱹᱜᱤᱫ ᱱᱟᱣᱟ ᱥᱮᱴᱮᱞᱟᱭᱤᱴ ᱴᱤᱵᱷᱤ ᱪᱮᱱᱮᱞ ᱪᱟᱹᱞᱩ ᱟᱠᱟᱱᱟ ᱚᱱᱟ ᱫᱚ ᱦᱩᱭᱩᱜ ᱠᱟᱱᱟ ᱴᱨᱮᱯ ᱴᱤᱵᱷᱤ ᱛᱚ ᱱᱚᱣᱟ ᱟᱵᱚ ᱡᱟᱦᱟᱸᱭ ᱠᱚᱣᱟᱜ ᱠᱮᱵᱮᱞ ᱢᱮᱱᱟᱜ ᱛᱟᱵᱚᱱᱟ ᱢᱤᱫᱴᱮᱱ ᱫᱚ ᱥᱤᱴᱤ ᱠᱮᱵᱮᱞ ᱮᱭᱤᱴᱴᱤ ᱯᱷᱳᱨ ᱨᱮᱵᱚᱱ ᱧᱮᱞ ᱫᱟᱲᱮᱭᱟᱜᱼᱟ ᱟᱨ ᱢᱤᱫᱴᱮᱱ ᱫᱚ ᱦᱩᱭᱩᱜ ᱠᱟᱱᱟ ᱡᱤ ᱴᱤ ᱯᱤ ᱮᱞ ᱱᱚᱣᱟ ᱫᱚ ᱥᱮᱵᱷᱮᱱᱴᱤ ᱴᱩ ᱨᱮᱵᱚᱱ ᱧᱮᱞ ᱫᱟᱲᱮᱭᱟᱜᱼᱟ ᱛᱚ ᱱᱚᱭ ᱟᱴ ᱫᱩ ᱦᱟᱡᱟᱨ ᱮᱠᱩᱥ ᱡᱟᱦᱟᱸ ᱫᱚ ᱛᱤᱦᱤᱧ ᱠᱟᱱᱟ ᱛᱚ ᱛᱤᱦᱤᱧ ᱠᱷᱚᱱ ᱜᱮ ᱱᱚᱣᱟ ᱥᱴᱟᱴᱤᱝ ᱠᱟᱱᱟ ᱛᱚ ᱥᱟᱱᱟᱢ ᱠᱚᱜᱮ ᱧᱮᱞ ᱛᱟᱵᱚᱱ ᱯᱮ ᱡᱟᱦᱟᱸ ᱫᱚ ᱟᱵᱚ ᱨᱮᱱ ᱰᱚᱜᱚᱨ ᱫᱤᱫᱤ ᱞᱟᱹᱭ ᱟᱠᱟᱫ ᱛᱟᱵᱚᱱᱟᱭ ᱨᱮᱯ ᱴᱤᱵᱷᱤ ᱨᱮ ᱛᱚ ᱥᱟᱱᱟᱢ ᱠᱚ ᱡᱟᱦᱟᱸᱭ ᱡᱟᱦᱟᱸᱭ ᱚᱲᱟᱜ ᱨᱮ ᱢᱮᱱᱟᱜ ᱛᱟᱵᱚᱱᱟ ᱛᱚ ᱞᱚᱜᱚᱱ ᱧᱮᱞ ᱛᱟᱵᱚᱱ ᱯᱮ ᱟᱨ ᱵᱟᱹᱠᱤ ᱠᱚ ᱡᱟᱦᱟᱸ ᱢᱮᱱᱟᱜ ᱛᱟᱵᱚᱱᱟ ᱵᱟᱹᱠᱤ ᱰᱤᱥ ᱴᱤᱵᱷᱤ ᱠᱚ ᱴᱟᱴᱟ ᱥᱠᱟᱭ ᱠᱚ ᱛᱚ ᱵᱟᱹᱠᱤ ᱯᱞᱟᱴᱯᱷᱨᱚᱢ ᱨᱮᱦᱚᱸ ᱱᱚᱣᱟ ᱪᱟᱹᱞᱩᱜᱼᱟ ᱢᱮᱱᱠᱷᱟᱱ ᱚᱠᱛᱚ ᱛᱟᱺᱜᱤ ᱛᱟᱵᱚᱱ ᱯᱮ ᱴᱷᱤᱠ ᱜᱮᱭᱟ ᱜᱟᱛᱮ ᱠᱚ ᱛᱮᱦᱮᱧᱟᱜ ᱵᱷᱤᱰᱤᱭᱳ ᱫᱚ ᱱᱩᱱ ᱯᱟᱨᱟᱝ ᱜᱮ ᱡᱟᱦᱟᱸᱭ ᱠᱚ ᱡᱩᱫᱤ ᱵᱚᱱ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱠᱚᱢᱮᱱᱴ ᱯᱮ ᱚᱱᱟ ᱥᱟᱶᱛᱮ ᱥᱟᱵᱥᱠᱨᱟᱭᱤᱵᱽ ᱛᱟᱲᱟᱭ ᱯᱮ